ᱦᱮᱞᱳ ᱜᱟᱛᱮ ᱠᱚ ᱟᱨ ᱢᱤᱫᱴᱮᱱ ᱱᱟᱣᱟ ᱵᱞᱚᱜ ᱵᱷᱤᱰᱤᱭᱳ ᱛᱮᱧ ᱥᱟᱹᱜᱩᱱ ᱫᱟᱨᱟᱢᱮᱫ ᱯᱮᱭᱟ ᱤᱧ ᱥᱟᱢᱱᱟ ᱛᱚ ᱛᱮᱦᱮᱧ ᱫᱚ ᱦᱟᱸᱜ ᱥᱮᱴᱮᱨ ᱦᱩᱭ ᱠᱟᱱᱟ ᱵᱩᱨᱩ ᱵᱚᱸᱜᱟ ᱵᱩᱱᱩᱢ ᱫᱟᱜ ᱫᱮᱵᱟ ᱯᱤᱴᱷᱟᱹ ᱨᱮ ᱛᱮᱦᱮᱧ ᱫᱚ ᱵᱚᱸᱜᱟ ᱟᱨ ᱱᱚᱰᱮ ᱫᱚ ᱦᱟᱸᱜ ᱥᱤᱵᱚ ᱞᱤᱝᱜᱚ ᱩᱰᱩᱠ ᱠᱟᱱᱟ ᱚᱱᱟ ᱵᱩᱱᱩᱢ ᱫᱟᱜ ᱚᱠᱟᱨᱮ ᱵᱚᱸᱜᱟ ᱦᱩᱭᱩᱜ ᱠᱟᱱᱟ ᱚᱱᱟ ᱴᱷᱟᱶ ᱥᱮᱫ ᱜᱮ ᱪᱟᱞᱟᱣ ᱦᱩᱭᱩᱜ ᱠᱟᱱᱟ

ᱦᱮᱸ ᱱᱤᱛᱚᱜ ᱫᱚ ᱦᱟᱸᱜ ᱞᱟᱛᱟᱨ ᱥᱮᱫ ᱞᱮ ᱟᱬᱜᱚᱱ ᱠᱟᱱᱟ ᱟᱨ ᱱᱚᱜᱼᱚ ᱱᱚᱣᱟ ᱠᱚᱞᱮ ᱟᱹᱜᱩᱭᱮᱫᱼᱟ ᱱᱩᱠᱩ ᱠᱚᱲᱟ ᱠᱚ ᱦᱟᱸᱜ ᱠᱚ ᱜᱚᱜ ᱟᱠᱟᱫ ᱛᱟᱞᱮᱭᱟ ᱫᱟᱫᱟ ᱦᱚᱲ ᱛᱟᱠᱚ ᱚᱱᱟ ᱠᱟᱭᱨᱟ ᱠᱚ ᱢᱤᱴᱷᱟᱹᱭ ᱠᱚ ᱟᱨ ᱟᱹᱰᱤᱜᱟᱱ ᱱᱚᱲᱤᱭᱟᱹ ᱵᱚᱦᱚᱜ ᱠᱚ ᱚᱱᱟ ᱞᱟᱛᱟᱨ ᱥᱮᱫ ᱨᱮ ᱵᱷᱩᱜᱟᱹ ᱵᱮᱱᱟᱜ ᱠᱟᱱᱟ ᱩᱱᱠᱤᱱ ᱠᱤᱱ ᱜᱚᱜ ᱟᱠᱟᱫᱼᱟ ᱟᱹᱰᱤ ᱦᱟᱢᱟᱞ ᱜᱮ ᱟᱨ ᱜᱷᱟᱹᱴᱤ ᱢᱟ ᱜᱷᱟᱹᱴᱤ ᱡᱟᱹᱥᱛᱤ ᱜᱷᱟᱹᱴᱤ ᱫᱷᱟᱨᱟ ᱧᱚᱜ ᱜᱮᱭᱟ ᱟᱨ ᱱᱤᱭᱟᱹ ᱥᱮᱨᱢᱟ ᱚᱠᱚᱭ ᱠᱚ ᱵᱟᱯᱮ ᱦᱮᱡ ᱧᱟᱢ ᱞᱮᱱ ᱛᱟᱵᱚᱱᱟ ᱦᱤᱡᱩᱜ ᱠᱟᱱ ᱥᱮᱨᱢᱟ ᱨᱮᱦᱚᱸ ᱦᱤᱡᱩᱜ ᱯᱮ ᱥᱤᱵᱚᱨᱟᱛᱨᱤ ᱨᱮ ᱦᱩᱭᱩᱜᱼᱟ ᱱᱚᱰᱮ ᱫᱚ ᱦᱟᱸᱜ

ᱱᱤᱛᱚᱜ ᱫᱚ ᱦᱟᱸᱜ ᱮᱱᱮᱡ ᱟᱠᱷᱲᱟ ᱥᱮᱫ ᱠᱷᱟᱡ ᱫᱚ ᱦᱮᱡ ᱨᱩᱣᱟᱹᱲ ᱦᱩᱭᱱᱟ ᱟᱨ ᱟᱹᱰᱤ ᱫᱚ ᱵᱟᱠᱚ ᱦᱚᱲ ᱞᱮᱱᱟ ᱠᱚᱢ ᱥᱟᱨᱟᱢ ᱫᱷᱟᱨᱟ ᱧᱚᱜ ᱜᱮ ᱟᱨ ᱨᱩᱨᱩ ᱯᱟᱴ ᱠᱚ ᱦᱟᱛᱟᱣ ᱦᱩᱭ ᱞᱮᱱᱟ ᱥᱮ ᱟᱫᱚ ᱟᱹᱰᱤᱜᱟᱱ ᱨᱩ ᱵᱟᱲᱟ ᱦᱩᱭᱱᱟ ᱦᱟᱱᱟ ᱠᱷᱚᱡ ᱱᱚᱣᱟ ᱱᱚᱣᱟ ᱠᱷᱚᱡ ᱦᱟᱱᱟ ᱟᱹᱰᱤ ᱵᱮᱥᱛᱚ ᱵᱷᱤᱛᱤᱨ ᱨᱮ ᱟᱫᱚ ᱵᱷᱤᱰᱤᱭᱳ ᱫᱚ ᱵᱟᱹᱧ ᱥᱩᱴ ᱫᱟᱲᱮᱭᱟᱫᱟ ᱟᱨ ᱠᱚᱢ ᱫᱷᱟᱨᱟ ᱠᱚ ᱦᱚᱲ ᱫᱚ ᱱᱟᱜ ᱞᱟᱡᱟᱣ ᱜᱤᱧ ᱵᱩᱡᱷᱟᱹᱣ ᱠᱮᱭᱟ ᱵᱷᱤᱰᱤᱭᱳ ᱵᱮᱱᱟᱣ ᱦᱚᱸ ᱟᱞᱮ ᱱᱚᱣᱟ ᱥᱩᱱᱵᱟᱨ ᱦᱟᱴ ᱞᱮᱠᱟ ᱠᱟᱹᱴᱤᱡ ᱪᱩᱞᱩᱝ ᱫᱷᱟᱨᱟ ᱧᱚᱜ ᱜᱮ ᱠᱚᱢ ᱧᱚᱜ ᱜᱮᱠᱚ ᱦᱚᱲ ᱞᱮᱱᱟ ᱛᱚ ᱚᱱᱟᱛᱮ ᱵᱟᱹᱧ ᱨᱟᱠᱟᱵ ᱞᱮᱫ ᱠᱚᱣᱟ ᱟᱨ ᱱᱤᱛᱚᱜ ᱦᱚᱸ ᱞᱟᱜᱽᱬᱮ ᱠᱟᱹᱴᱤᱡ ᱪᱩᱞᱩᱝ ᱠᱚ ᱮᱱᱮᱡ ᱧᱚᱜᱮᱜᱼᱟ ᱟᱨ ᱨᱟᱹᱥᱠᱟᱹ ᱫᱚ ᱨᱟᱹᱥᱠᱟᱹ ᱜᱮ ᱵᱟᱝᱟ ᱢᱮᱱᱛᱮ ᱫᱚ ᱵᱟᱝᱟ ᱠᱚᱢ ᱨᱮᱦᱚᱸ ᱰᱷᱮᱨ ᱨᱮᱦᱚᱸ ᱨᱟᱹᱥᱠᱟᱹ ᱫᱚᱞᱮ ᱨᱟᱹᱥᱠᱟᱹ ᱠᱮᱫ ᱜᱮᱭᱟ ᱟᱹᱰᱤ ᱡᱳᱨ ᱜᱮ ᱟᱨ ᱯᱞᱟᱱᱴᱤᱠ ᱠᱤᱠ ᱫᱚ ᱱᱟᱜ ᱯᱷᱟᱥᱴᱮ ᱤᱫᱤ ᱠᱮᱜᱼᱟ ᱠᱟᱹᱨᱩᱣᱟᱹ ᱴᱚᱞᱟ ᱵᱟᱹᱯᱤ ᱛᱟᱠᱚ ᱟᱨ ᱥᱮᱠᱮᱱᱰ ᱫᱚ ᱱᱟᱦᱟᱜ ᱠᱮ ᱮᱯᱷ ᱮ ᱠᱮᱱᱫᱩᱣᱟ ᱟᱞᱮ ᱫᱚ ᱡᱟᱛᱨᱟ ᱦᱟᱸᱜ ᱞᱮ ᱨᱤᱦᱟᱨᱥᱮᱞ ᱞᱟᱹᱜᱤᱫᱚᱜ ᱟᱨ ᱡᱟᱛᱨᱟ ᱨᱤᱦᱟᱨᱥᱮᱞ ᱥᱮᱱ ᱪᱟᱞᱟᱣ ᱦᱩᱭᱩᱜ ᱠᱟᱱᱟ ᱱᱟᱦᱟᱜ ᱟᱹᱣᱨᱤ ᱞᱮ ᱠᱚᱢᱯᱞᱤᱴ ᱴᱷᱤᱠᱟ ᱜᱟᱯᱟ ᱫᱚ ᱦᱟᱸᱜ ᱢᱮᱱᱟᱜ ᱛᱟᱞᱮᱭᱟ ᱠᱚᱢᱯᱞᱤᱴ ᱫᱚ ᱠᱚᱢᱯᱞᱤᱴ ᱟᱠᱟᱱᱟ ᱟᱨ ᱫᱚᱦᱲᱟ ᱨᱤᱭᱩ ᱧᱚᱜᱮᱜᱼᱟ ᱞᱮ ᱟᱨ ᱜᱟᱯᱟ ᱦᱟᱸᱜ ᱦᱟᱸᱜ ᱞᱮ ᱪᱟᱞᱟᱜᱼᱟ ᱛᱤᱲᱟᱹ ᱛᱚᱞ ᱠᱚ ᱠᱩᱲᱤᱭᱟᱹ ᱫᱩᱭ ᱫᱩᱭ ᱦᱟᱡᱟᱨ ᱛᱮᱭᱤᱥ ᱜᱟᱯᱟ ᱫᱚ ᱱᱟᱦᱟᱜ ᱛᱤᱨᱞᱟᱹ ᱛᱚᱞᱠᱷᱚ ᱨᱮ ᱞᱮ ᱫᱮᱠᱷᱟᱣᱟ ᱚᱸᱰᱮ ᱫᱚ ᱠᱚᱱᱴᱟᱠ ᱨᱮ ᱦᱟᱸᱜ ᱞᱮ ᱪᱟᱞᱟᱜ ᱠᱟᱱᱟ ᱟᱨ ᱡᱟᱦᱟᱸᱭ ᱡᱟᱛᱨᱟ ᱧᱮᱧᱮᱞᱤᱭᱟᱹ ᱯᱮᱲᱟ ᱦᱚᱲ ᱠᱚ ᱡᱩᱫᱤ ᱯᱮ ᱥᱮᱱᱚᱜ ᱠᱟᱱ ᱠᱷᱟᱱ ᱫᱚ ᱪᱟᱞᱟᱜ ᱛᱟᱵᱚᱱ ᱯᱮ ᱚᱸᱰᱮ ᱱᱟᱯᱟᱭ ᱜᱮᱠᱚ ᱠᱚᱨᱟᱣᱮᱜᱼᱟ ᱟᱨ ᱧᱮᱞ ᱟᱹᱜᱩᱭᱟᱵᱚ ᱚᱠᱟ ᱞᱮᱠᱟ ᱜᱟᱯᱟ ᱨᱮᱭᱟᱜ ᱵᱞᱚᱜᱽ ᱵᱷᱤᱰᱭᱳ ᱦᱚᱸ ᱵᱮᱱᱟᱣ ᱦᱩᱭᱩᱜ ᱜᱮᱭᱟ ᱮᱱᱠᱷᱟᱱ ᱴᱷᱤᱠ ᱜᱮᱭᱟ ᱱᱚᱝᱠᱟ ᱵᱷᱤᱰᱭᱳ ᱨᱮ ᱠᱚᱱᱴᱤᱱᱤᱭᱩ ᱛᱟᱦᱮᱱ ᱛᱟᱵᱚᱱ ᱯᱮ ᱡᱟᱛᱨᱟ ᱨᱤᱦᱟᱨᱥᱮᱞ ᱱᱟᱥᱮᱱᱟᱜ ᱠᱟᱹᱴᱤᱡ ᱞᱮ ᱡᱷᱚᱞᱚᱠ ᱠᱟᱹᱴᱤᱡ ᱤᱧ ᱫᱮᱠᱷᱟᱣ ᱧᱚᱜ ᱟᱯᱮ ᱛᱟᱵᱚᱱᱟ

ᱱᱤᱛᱚᱜ ᱫᱚ ᱵᱤᱪᱷᱱᱟᱹ ᱥᱮᱫ ᱜᱮ ᱟᱨ ᱧᱤᱫᱟᱹ ᱦᱚᱸ ᱟᱹᱰᱤ ᱜᱟᱱ ᱧᱤᱫᱟᱹᱭᱮᱱᱟ ᱟᱨ ᱨᱟᱛᱮ ᱥᱟᱲᱮ ᱟᱴ ᱵᱟᱡᱮ ᱜᱟᱱ ᱦᱩᱭᱮᱱᱟ ᱟᱨ ᱛᱚᱵᱮ ᱛᱮᱦᱮᱧᱟᱜ ᱵᱞᱚᱜᱽ ᱵᱷᱤᱰᱤᱭᱳ ᱫᱚ ᱱᱤᱱᱟᱹᱜ ᱨᱮᱜᱮ ᱢᱩᱪᱟᱹᱫ ᱫᱚᱦᱚ ᱠᱮᱫ ᱛᱟᱵᱚᱱᱟ ᱟᱨ ᱥᱟᱱᱟᱢ ᱠᱚᱜᱮ ᱵᱟᱭ ᱵᱟᱭ